ᱡᱚᱦᱟᱨ ᱜᱮ ᱥᱟᱱᱟᱢ ᱠᱚ ᱛᱮᱦᱮᱧᱟᱜ ᱵᱷᱤᱰᱤᱭᱳ ᱨᱮᱵᱚᱱ ᱧᱮᱞᱟ ᱜᱮᱞ ᱜᱚᱴᱟᱝ ᱠᱩᱠᱞᱤ ᱥᱟᱶᱛᱮ ᱚᱱᱟ ᱠᱚᱨᱮᱱᱟᱜ ᱞᱟᱹᱱᱟᱹᱭ ᱠᱚ ᱟᱨ ᱱᱚᱣᱟ ᱵᱷᱤᱰᱤᱭᱳ ᱧᱮᱞ ᱠᱟᱛᱮ ᱠᱩᱥᱤ ᱵᱚᱱ ᱵᱩᱡᱷᱟᱹᱣ ᱠᱷᱟᱱ ᱢᱤᱫᱴᱟᱝ ᱞᱟᱭᱤᱠ ᱛᱟᱵᱚᱱ ᱯᱮ ᱟᱨ ᱡᱟᱦᱟᱸᱭ ᱠᱚ ᱱᱚᱣᱟ ᱪᱮᱱᱮᱞ ᱨᱮ ᱱᱟᱣᱟ ᱵᱚᱱ ᱦᱮᱡ ᱟᱠᱟᱱᱟ ᱪᱮᱱᱮᱞ ᱥᱟᱵᱥᱠᱨᱟᱭᱤᱵ ᱠᱟᱛᱮ ᱚᱱᱟ ᱥᱩᱨ ᱨᱮᱱᱟᱜ ᱜᱷᱟᱱᱴᱟ ᱵᱚᱴᱚᱱ ᱡᱚᱴᱮᱫ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱵᱚᱱ ᱮᱛᱚᱦᱚᱵ ᱞᱮᱜᱮ ᱛᱮᱦᱮᱧᱟᱜ ᱯᱩᱭᱞᱩ ᱠᱩᱠᱞᱤ ᱛᱤᱞᱠᱟᱹ ᱢᱟᱹᱡᱷᱤ ᱫᱚ ᱛᱤᱱᱟᱹᱜ ᱥᱟᱞ ᱨᱮ ᱡᱟᱱᱟᱢ ᱞᱮᱱᱟᱭ ᱟᱨ ᱚᱠᱟ ᱟᱹᱛᱩ ᱨᱮ ᱛᱤᱞᱠᱟᱹ ᱢᱟᱹᱡᱷᱤ ᱫᱚ ᱛᱤᱱᱟᱹᱜ ᱥᱟᱞ ᱨᱮ ᱡᱟᱱᱟᱢ ᱞᱮᱱᱟᱭ ᱟᱨ ᱚᱠᱟ ᱟᱹᱛᱩ ᱨᱮ? ᱞᱟᱹᱱᱟᱹᱭ, ᱛᱤᱞᱠᱟᱹ ᱢᱟᱹᱡᱷᱤ ᱫᱚ ᱮᱜᱟᱨᱚ ᱯᱷᱟᱨᱣᱟᱨᱤ ᱥᱟᱛᱨᱚ ᱥᱚ ᱯᱚᱪᱟᱥ ᱥᱟᱞ ᱨᱮ ᱡᱟᱱᱟᱢ ᱞᱮᱱᱟᱭ ᱛᱤᱞᱚᱠᱯᱩᱨ ᱟᱹᱛᱩ ᱨᱮ᱾ ᱫᱚᱥᱟᱨ ᱠᱩᱠᱞᱤ, ᱛᱤᱞᱠᱟᱹ ᱢᱟᱹᱡᱷᱤ ᱦᱩᱞ ᱫᱚ ᱛᱤᱥ ᱮ ᱮᱛᱚᱦᱚᱵ ᱞᱮᱫᱼᱟ? ᱛᱤᱞᱠᱟᱹ ᱢᱟᱹᱡᱷᱤ ᱦᱩᱞ ᱫᱚ ᱛᱤᱥ ᱮ ᱮᱛᱚᱦᱚᱵ ᱞᱮᱫᱼᱟ? ᱞᱟᱹᱱᱟᱹᱭ, ᱛᱤᱞᱠᱟᱹ ᱢᱟᱹᱡᱷᱤ ᱦᱩᱞ ᱫᱚ ᱥᱟᱛᱨᱚ ᱥᱚ ᱪᱩᱨᱟᱥᱤ ᱥᱟᱞ ᱨᱮ ᱮᱛᱚᱦᱚᱵ ᱞᱮᱫᱟᱭ᱾ ᱛᱮᱥᱟᱨ ᱠᱩᱠᱞᱤ, ᱛᱤᱞᱠᱟᱹ ᱢᱟᱹᱡᱷᱤ ᱠᱩᱞᱤᱵᱽᱞᱮᱱᱰ ᱥᱟᱦᱮᱵᱽ ᱫᱚ ᱛᱤᱥ ᱮ ᱛᱩᱧ ᱦᱟᱨᱟ ᱞᱮᱫᱮᱭᱟ? ᱛᱤᱞᱠᱟᱹ ᱢᱟᱹᱡᱷᱤ ᱠᱩᱞᱤᱵᱽᱞᱮᱱᱰ ᱥᱟᱦᱮᱵᱽ ᱫᱚ ᱛᱤᱥ ᱮ ᱛᱩᱧ ᱦᱟᱨᱟ ᱞᱮᱫᱮᱭᱟ? ᱞᱟᱹᱱᱟᱹᱭ, ᱛᱤᱞᱠᱟᱹ ᱢᱟᱹᱡᱷᱤ ᱠᱩᱞᱤᱵᱽᱞᱮᱱᱰ ᱥᱟᱦᱮᱵᱽ ᱫᱚ ᱛᱮᱨᱚ ᱡᱟᱱᱩᱣᱟᱨᱤ ᱥᱟᱛᱨᱚᱥᱚ ᱪᱩᱨᱟᱥᱤ ᱥᱟᱞ ᱨᱮ ᱛᱩᱧ ᱦᱟᱨᱟ ᱞᱮᱫᱮᱭᱟᱭ᱾ ᱯᱩᱱᱟᱜ ᱠᱩᱠᱞᱤ, ᱥᱤᱫᱩ ᱣᱟᱜ ᱡᱟᱱᱟᱢ ᱫᱚ ᱛᱤᱥ ᱦᱩᱭ ᱞᱮᱱᱟ ᱟᱨ ᱚᱠᱟ ᱟᱹᱛᱩ ᱨᱮ? ᱥᱤᱫᱩ ᱣᱟᱜ ᱡᱟᱱᱟᱢ ᱫᱚ ᱛᱤᱥ ᱦᱩᱭ ᱞᱮᱱᱟ ᱟᱨ ᱚᱠᱟ ᱟᱹᱛᱩ ᱨᱮ? ᱞᱟᱹᱱᱟᱹᱭ, ᱥᱤᱫᱩ ᱣᱟᱜ ᱡᱟᱱᱟᱢ ᱫᱚ ᱟᱴᱷᱟᱨᱚᱥᱚ ᱯᱚᱸᱪᱤᱥ ᱥᱟᱞ ᱨᱮ ᱵᱷᱚᱜᱽᱱᱟᱰᱤ ᱟᱹᱛᱩ ᱨᱮ ᱦᱩᱭ ᱞᱮᱱᱟ᱾ ᱢᱚᱬᱮᱭᱟᱜ ᱠᱩᱠᱞᱤ, ᱠᱟᱹᱱᱦᱩᱣᱟᱜ ᱡᱟᱱᱟᱢ ᱫᱚ ᱛᱤᱥ ᱦᱩᱭ ᱞᱮᱱᱟ ᱟᱨ ᱚᱠᱟ ᱟᱹᱛᱩ ᱨᱮ? ᱠᱟᱹᱱᱦᱩᱣᱟᱜ ᱡᱟᱱᱟᱢ ᱫᱚ ᱛᱤᱥ ᱦᱩᱭ ᱞᱮᱱᱟ ᱟᱨ ᱚᱠᱟ ᱟᱹᱛᱩ ᱨᱮ? ᱞᱟᱹᱱᱟᱹᱭ, ᱠᱟᱹᱱᱦᱩᱣᱟᱜ ᱡᱟᱱᱟᱢ ᱫᱚ ᱟᱴᱷᱟᱨᱚ ᱥᱚ ᱟᱴᱷᱟᱥ ᱥᱟᱞ ᱨᱮ ᱵᱷᱚᱜᱽᱱᱟᱰᱤ ᱟᱹᱛᱩ ᱨᱮ ᱦᱩᱭ ᱞᱮᱱᱟ᱾ ᱛᱩᱨᱩᱭᱟᱜ ᱠᱩᱠᱞᱤ, ᱵᱤᱨ ᱫᱤᱥᱚᱢ ᱫᱚ ᱛᱤᱱᱟᱹᱜ ᱥᱟᱞ ᱨᱮ ᱵᱮᱱᱟᱣ ᱞᱮᱱᱟ? ᱵᱤᱨ ᱫᱤᱥᱚᱢ ᱫᱚ ᱛᱤᱱᱟᱹᱜ ᱥᱟᱞ ᱨᱮ ᱵᱮᱱᱟᱣ ᱞᱮᱱᱟ? ᱞᱟᱹᱱᱟᱹᱭ, ᱵᱤᱨ ᱫᱤᱥᱚᱢ ᱫᱚ ᱟᱴᱷᱟᱨᱚ ᱥᱚ ᱥᱟᱞ ᱨᱮ ᱵᱮᱱᱟᱣ ᱞᱮᱱᱟ᱾ ᱮᱭᱟᱭ ᱨᱮᱱᱟᱜ ᱠᱩᱠᱞᱤ, ᱵᱤᱨ ᱫᱤᱥᱚᱢ ᱨᱮᱫᱚ ᱚᱠᱟ ᱡᱤᱞᱟ ᱠᱚ ᱢᱮᱱᱟᱜᱼᱟ? ᱵᱤᱨ ᱫᱤᱥᱚᱢ ᱨᱮᱫᱚ ᱚᱠᱟ ᱡᱤᱞᱟ ᱠᱚ ᱢᱮᱱᱟᱜᱼᱟ? ᱞᱟᱹᱱᱟᱹᱭ, ᱵᱤᱨ ᱫᱤᱥᱚᱢ ᱨᱮᱫᱚ ᱵᱟᱸᱠᱩᱲᱟ, ᱢᱤᱫᱽᱱᱤᱯᱩᱨ, ᱵᱤᱨᱵᱷᱩᱢ, ᱯᱩᱨᱩᱞᱤᱭᱟᱹ ᱟᱨ ᱵᱚᱨᱫᱷᱚᱢᱟᱱ ᱡᱮᱞᱟ ᱠᱚ ᱢᱮᱱᱟᱜᱼᱟ ᱤᱨᱟᱹᱞ ᱨᱮᱱᱟᱜ ᱠᱩᱠᱞᱤ ᱢᱮᱫᱽᱱᱤᱯᱩᱨ ᱵᱟᱸᱠᱩᱲᱟ ᱵᱤᱨᱵᱷᱩᱢ ᱡᱮᱞᱟ ᱛᱮ ᱛᱤᱥ ᱵᱚᱱ ᱦᱮᱡ ᱥᱮᱴᱮᱨ ᱟᱠᱟᱱᱟ ᱟᱨ ᱚᱠᱟ ᱠᱷᱚᱱ ᱢᱮᱫᱽᱱᱤᱯᱩᱨ ᱵᱟᱸᱠᱩᱲᱟ ᱵᱤᱨᱵᱷᱩᱢ ᱡᱮᱞᱟ ᱛᱮ ᱛᱤᱥ ᱵᱚᱱ ᱦᱮᱡ ᱥᱮᱴᱮᱨ ᱟᱠᱟᱱᱟ ᱟᱨ ᱚᱠᱟ ᱠᱷᱚᱱ ᱞᱟᱹᱱᱟᱹᱭ ᱡᱷᱟᱨᱠᱷᱚᱸᱰ ᱯᱚᱱᱚᱛ ᱨᱮᱭᱟᱜ ᱦᱟᱡᱟᱨᱤᱵᱟᱜᱽ ᱟᱨ ᱯᱟᱞᱟᱢᱩ ᱡᱤᱞᱟ ᱠᱷᱚᱱ ᱥᱚᱛᱨᱚ ᱥᱚ ᱥᱚᱛᱛᱚᱨ ᱥᱟᱞ ᱨᱮ ᱱᱚᱣᱟ ᱠᱚ ᱡᱤᱞᱟ ᱛᱮᱵᱚᱱ ᱥᱮᱴᱮᱨ ᱞᱮᱱᱟ᱾ ᱞᱟᱹᱭ ᱛᱚᱨᱟ ᱞᱟᱹᱠᱛᱤ ᱠᱟᱱᱟ ᱩᱱ ᱚᱠᱛᱚ ᱫᱚ ᱫᱤᱥᱚᱢ ᱨᱮ ᱟᱹᱰᱤ ᱡᱩᱨ ᱟᱠᱟᱞ ᱯᱟᱲᱟᱣ ᱞᱮᱱ ᱛᱟᱦᱮᱸᱫ᱾ ᱟᱨᱮ ᱨᱮᱱᱟᱜ ᱠᱩᱠᱞᱤ, ᱵᱷᱟᱨᱚᱛ ᱫᱤᱥᱚᱢ ᱵᱮᱜᱚᱨ ᱟᱨ ᱚᱱᱟ ᱚᱠᱟ ᱫᱤᱥᱚᱢ ᱠᱚᱨᱮ ᱥᱟᱱᱛᱟᱲ ᱢᱮᱱᱟᱜ ᱠᱚᱣᱟ? ᱵᱷᱟᱨᱚᱛ ᱫᱤᱥᱚᱢ ᱵᱮᱜᱚᱨ ᱟᱨ ᱚᱱᱟ ᱚᱠᱟ ᱫᱤᱥᱚᱢ ᱠᱚᱨᱮ ᱥᱟᱱᱛᱟᱲ ᱢᱮᱱᱟᱜ ᱠᱚᱣᱟ? ᱞᱟᱹᱱᱟᱹᱭ ᱵᱷᱟᱨᱚᱛ ᱫᱤᱥᱚᱢ ᱵᱮᱜᱚᱨ ᱵᱟᱝᱞᱟᱫᱮᱥ ᱱᱮᱯᱟᱞ ᱟᱨ ᱵᱷᱩᱴᱟᱱ ᱫᱤᱥᱚᱢ ᱨᱮᱦᱚᱸ ᱥᱟᱱᱛᱟᱲ ᱢᱮᱱᱟᱜ ᱠᱚᱣᱟ ᱜᱮᱞ ᱨᱮᱱᱟᱜ ᱠᱩᱠᱞᱤ ᱥᱮ ᱛᱮᱦᱮᱧᱟᱜ ᱢᱩᱪᱟᱹᱫ ᱠᱩᱠᱞᱤ ᱵᱟᱝᱞᱟᱫᱮᱥ ᱠᱷᱚᱱ ᱪᱷᱟᱯᱟ ᱥᱚᱫᱚᱨᱚᱜ ᱠᱟᱱ ᱨᱳᱢᱟᱱ ᱦᱚᱨᱚᱯ ᱛᱮ ᱥᱟᱱᱛᱟᱲ ᱧᱩᱛᱩᱢᱟᱱ ᱠᱟᱜᱚᱡᱽ ᱥᱟᱠᱟᱢ ᱫᱚ ᱪᱮᱫ ᱠᱟᱱᱟ ᱵᱟᱝᱞᱟᱫᱮᱥ ᱠᱷᱚᱱ ᱪᱷᱟᱯᱟ ᱥᱚᱫᱚᱨᱚᱜ ᱠᱟᱱ ᱨᱳᱢᱟᱱ ᱦᱚᱨᱚᱯ ᱛᱮ ᱥᱟᱱᱛᱟᱲᱤ ᱧᱩᱛᱩᱢᱟᱱ ᱠᱟᱜᱚᱡᱽ ᱥᱟᱠᱟᱢ ᱫᱚ ᱪᱮᱫ ᱠᱟᱱᱟ ᱞᱟᱹᱱᱟᱹᱭ ᱵᱟᱝᱞᱟᱫᱮᱥ ᱠᱷᱚᱱ ᱪᱷᱟᱯᱟ ᱥᱚᱫᱚᱨᱚᱜ ᱠᱟᱱ ᱠᱟᱜᱚᱡᱽ ᱥᱟᱠᱟᱢ ᱨᱮᱱᱟᱜ ᱧᱩᱛᱩᱢ ᱫᱚ ᱜᱚᱰᱮᱛ᱾